ᱥᱟᱱᱟᱢ ᱠᱚ ᱡᱚᱦᱟᱨ ᱜᱮ ᱟᱨ ᱢᱤᱫᱴᱟᱝ ᱵᱷᱤᱰᱤᱭᱳ ᱛᱮ ᱟᱯᱮ ᱥᱟᱱᱟᱢ ᱠᱚ ᱥᱟᱹᱜᱩᱱ ᱫᱟᱨᱟᱢ ᱠᱚ ᱱᱚᱣᱟ ᱪᱮᱱᱮᱞ ᱨᱮ ᱯᱷᱟᱭᱱᱟᱞᱤ ᱯᱟᱸᱪ ᱦᱟᱡᱟᱨ ᱥᱟᱵᱥᱠᱨᱟᱭᱵᱟᱨ ᱠᱚ ᱠᱚᱢᱯᱞᱤᱴ ᱟᱠᱟᱱᱟ ᱛᱟᱵᱚᱱ ᱛᱚ ᱢᱟᱲᱟᱝ ᱟᱜ ᱵᱞᱚᱜ ᱵᱷᱤᱰᱤᱭᱳ ᱨᱮᱧ ᱢᱮᱱ ᱞᱮᱫ ᱛᱟᱦᱮᱸᱫ ᱠᱤ ᱯᱟᱸᱪ ᱦᱟᱡᱟᱨ ᱥᱟᱵᱥᱠᱨᱟᱭᱵᱟᱨ ᱠᱚ ᱠᱚᱢᱯᱞᱤᱴ ᱞᱮᱱᱠᱷᱟᱱ ᱟᱵᱚ ᱠᱤᱭᱩᱱᱮ ᱵᱷᱤᱰᱤᱭᱳ ᱵᱚᱱ ᱟᱹᱜᱩᱭᱟ ᱢᱮᱱᱛᱮ ᱟᱨ ᱟᱯᱮ ᱠᱚᱦᱚᱸ ᱯᱮ ᱠᱩᱠᱞᱤ ᱯᱮ ᱫᱚᱦᱚ ᱞᱮᱫ ᱛᱟᱦᱮᱸᱫ ᱠᱤᱭᱩᱱᱮ ᱵᱷᱤᱰᱤᱭᱳ ᱟᱹᱜᱩᱭ ᱵᱤᱱ ᱢᱮᱱᱛᱮ ᱛᱚ ᱛᱮᱦᱮᱧ ᱡᱟᱦᱟᱸ ᱛᱤᱱᱟᱹᱜ ᱜᱮ ᱦᱟᱸᱜ ᱠᱩᱠᱞᱤ ᱯᱮ ᱫᱚᱦᱚ ᱟᱠᱟᱫᱼᱟ ᱵᱷᱤᱰᱤᱭᱳ ᱨᱮ ᱛᱚ ᱡᱚᱛᱚ ᱦᱚᱲᱟᱜ ᱠᱩᱠᱞᱤ ᱨᱮᱱᱟᱜ ᱛᱮᱞᱟ ᱮᱢ ᱞᱟᱹᱜᱤᱫ ᱞᱤᱧ ᱪᱮᱥᱴᱟᱭᱟ ᱛᱚ ᱚᱠᱚᱭ ᱠᱚᱣᱟᱜ ᱱᱟᱦᱟᱜ ᱠᱩᱠᱞᱤ ᱨᱮᱱᱟᱜ ᱛᱮᱞᱟ ᱵᱟᱹᱞᱤᱧ ᱮᱢ ᱟᱠᱟᱫᱼᱟ ᱛᱚ ᱟᱞᱚ ᱯᱮ ᱟᱹᱲᱤᱥᱚᱜᱼᱟ ᱛᱟᱵᱚᱱ ᱟᱨ ᱡᱟᱦᱟᱸ ᱛᱤᱱᱟᱹᱜ ᱜᱮ ᱱᱟᱦᱟᱜ ᱯᱮ ᱠᱚᱢᱮᱱᱴ ᱟᱠᱟᱫᱼᱟ ᱛᱚ ᱡᱟᱦᱟᱸ ᱛᱤᱱᱟᱹᱜ ᱜᱮ ᱱᱟᱦᱟᱜ ᱟᱹᱞᱤᱧ ᱞᱤᱧ ᱟᱹᱞᱤᱧᱟᱜ ᱦᱤᱥᱟᱹᱵᱽ ᱛᱮ ᱵᱮᱥ ᱞᱤᱧ ᱵᱩᱡᱷᱟᱹᱣ ᱟᱠᱟᱫᱼᱟ ᱛᱚ ᱤᱱᱟᱹᱜ ᱜᱮ ᱱᱟᱦᱟᱜ ᱛᱮᱞᱟ ᱞᱤᱧ ᱮᱢᱮᱫᱼᱟ ᱛᱚ ᱴᱷᱤᱠ ᱜᱮᱭᱟ ᱟᱨ ᱠᱩᱠᱞᱤ ᱨᱮᱱᱟᱜ ᱛᱮᱞᱟ ᱱᱟᱦᱟᱜ ᱞᱤᱧ ᱞᱟᱹᱭᱟ ᱟᱨ ᱚᱠᱚᱭ ᱠᱚᱣᱟᱜ ᱱᱟᱦᱟᱜ ᱵᱟᱹᱞᱤᱧ ᱞᱟᱹᱭᱟ ᱛᱚ ᱟᱞᱚ ᱯᱮ ᱟᱹᱲᱤᱥᱚᱜ ᱛᱟᱵᱚᱱᱟ ᱛᱚ ᱴᱷᱤᱠ ᱜᱮᱭᱟ ᱟᱯᱮ ᱠᱚᱣᱟᱜ ᱠᱩᱠᱞᱤ ᱨᱮᱱᱟᱜ ᱛᱮᱞᱟ ᱵᱚᱱ ᱮᱛᱚᱦᱚᱵ ᱞᱮᱜᱮ ᱛᱚ ᱯᱳᱭᱞᱳ ᱨᱮᱠᱤᱱ ᱠᱚᱢᱮᱱᱴ ᱟᱠᱟᱫᱼᱟ ᱱᱟᱦᱟᱜ ᱥᱳᱢᱭᱟ ᱴᱩᱰᱩ ᱛᱤᱠᱤᱱ ᱫᱟᱫᱟ ᱟᱯᱮ ᱟᱹᱛᱩ ᱫᱤᱥᱚᱢ ᱫᱚ ᱚᱠᱟᱨᱮ ᱞᱟᱹᱭ ᱵᱤᱱ ᱯᱞᱤᱡᱽ ᱛᱚ ᱟᱞᱮ ᱟᱹᱛᱩ ᱫᱤᱥᱚᱢ ᱫᱚ ᱦᱩᱭᱩᱜ ᱠᱟᱱᱟ ᱠᱮᱣᱡᱷᱚᱨ ᱰᱤᱥᱴᱤᱠ ᱥᱟᱦᱟᱨᱯᱩᱨᱟ ᱵᱞᱚᱠ ᱡᱟᱦᱟᱸ ᱫᱚ ᱯᱷᱩᱞᱯᱟᱹᱦᱟᱹᱲᱤ ᱢᱮᱱᱛᱮ ᱠᱚ ᱢᱮᱛᱟᱜᱟᱜᱼᱟ ᱱᱟᱦᱟᱜ ᱥᱮᱠᱮᱱᱰ ᱨᱮᱜᱮᱧ ᱠᱚᱢᱮᱱᱴ ᱟᱠᱟᱫᱼᱟ ᱵᱷᱟᱵᱚᱱᱟ ᱴᱩᱰᱩ ᱵᱞᱚᱜᱽ ᱵᱷᱤᱰᱤᱭᱳ ᱪᱮᱫᱟᱜ ᱵᱟᱹᱵᱤᱱ ᱟᱹᱜᱩᱭᱮᱫᱼᱟ ᱠᱤ ᱟᱹᱵᱤᱱᱟᱜ ᱵᱞᱚᱜᱽ ᱵᱷᱤᱰᱤᱭᱳ ᱨᱮ ᱚᱯᱮᱠᱠᱷᱟ ᱨᱮ ᱢᱮᱱᱟᱜ ᱞᱮᱭᱟ ᱛᱚ ᱟᱹᱰᱤ ᱫᱤᱱ ᱯᱚᱨᱮ ᱟᱹᱰᱤ ᱫᱤᱱ ᱦᱩᱭᱮᱱᱟ ᱵᱞᱚᱜᱽ ᱵᱷᱤᱰᱤᱭᱳ ᱵᱟᱹᱞᱤᱧ ᱟᱹᱜᱩ ᱟᱠᱟᱫᱼᱟ ᱱᱟᱦᱟᱜ ᱛᱚ ᱚᱱᱟ ᱨᱮᱱᱟᱜ ᱨᱤᱡᱤᱱ ᱫᱚ ᱦᱩᱭᱩᱜ ᱠᱟᱱᱟ ᱱᱚᱝᱠᱟ ᱚᱠᱛᱚ ᱠᱚᱨᱮᱱᱟᱜ ᱯᱨᱚᱵᱞᱮᱢ ᱜᱮ ᱡᱟᱦᱟᱸ ᱫᱚ ᱥᱚᱢᱚᱭ ᱠᱚ ᱵᱟᱹᱞᱤᱧ ᱧᱟᱢ ᱜᱚᱫ ᱟᱠᱟᱫᱼᱟ ᱚᱠᱛᱚ ᱠᱚᱨᱮᱱᱟᱜ ᱚᱵᱷᱟᱵᱽ ᱠᱷᱟᱹᱛᱤᱨ ᱛᱮ ᱱᱟᱦᱟᱜ ᱵᱷᱤᱰᱭᱳ ᱵᱟᱹᱞᱤᱧ ᱟᱹᱜᱩ ᱫᱟᱲᱮᱭᱟᱜ ᱠᱟᱱᱟ ᱟᱨ ᱚᱱᱠᱟ ᱚᱠᱟ ᱥᱮᱫ ᱦᱚᱸ ᱵᱟᱹᱞᱤᱧ ᱥᱮᱱᱚᱜ ᱠᱟᱱᱟ ᱥᱮ ᱟᱨ ᱟᱹᱛᱩ ᱫᱤᱥᱚᱢ ᱨᱮᱦᱚᱸ ᱵᱟᱹᱱᱩᱜ ᱞᱤᱧᱟᱹ ᱵᱟᱡᱟᱨ ᱨᱮ ᱢᱮᱱᱟᱜ ᱞᱤᱧᱟᱹ ᱟᱨ ᱥᱚᱢᱚᱭ ᱵᱟᱭ ᱦᱩᱭᱩᱜ ᱠᱟᱱᱟ ᱵᱷᱤᱰᱭᱳ ᱵᱮᱱᱟᱣ ᱞᱟᱹᱜᱤᱫ ᱛᱚ ᱪᱮᱥᱴᱟᱭᱟᱞᱤᱧ ᱢᱟᱲᱟᱝ ᱥᱮᱫ ᱵᱷᱤᱰᱭᱳ ᱟᱹᱜᱩ ᱞᱟᱹᱜᱤᱫ ᱟᱹᱞᱤᱧ ᱦᱚᱸ ᱫᱩᱠ ᱞᱤᱧ ᱵᱩᱡᱷᱟᱹᱣᱮᱫ ᱜᱮᱭᱟ ᱵᱷᱤᱰᱭᱳ ᱵᱟᱭ ᱦᱤᱡᱩᱜ ᱠᱟᱱᱟ ᱢᱮᱱᱛᱮ ᱵᱟᱹᱞᱤᱧ ᱟᱹᱜᱩ ᱫᱟᱲᱮᱭᱟᱜ ᱠᱟᱱᱟ ᱪᱮᱥᱴᱟ ᱦᱩᱭᱩᱜᱼᱟ ᱢᱟᱲᱟᱝ ᱥᱮᱫ ᱵᱷᱤᱰᱭᱳ ᱟᱹᱜᱩ ᱞᱟᱹᱜᱤᱫ ᱚᱱᱟ ᱯᱚᱨᱮ ᱥᱤᱛᱟᱢᱚᱱᱤ ᱦᱮᱢᱵᱨᱚᱢ ᱛᱟᱹᱠᱤᱱ ᱠᱩᱠᱞᱤ ᱠᱤᱱ ᱫᱚᱦᱚ ᱟᱠᱟᱫᱼᱟ

ᱟᱹᱰᱤ ᱱᱟᱯᱟᱭ ᱵᱞᱚᱜ ᱟᱨ ᱚᱠᱟᱨᱮ ᱛᱟᱦᱮᱱ ᱠᱟᱱᱟ ᱯᱮ ᱛᱚ ᱱᱤᱛᱚᱜ ᱫᱚ ᱟᱞᱮ ᱫᱚ ᱟᱹᱛᱩ ᱫᱤᱥᱚᱢ ᱨᱮᱫᱚ ᱵᱟᱝ ᱜᱮ ᱵᱟᱡᱟᱨ ᱨᱮᱞᱮ ᱛᱟᱦᱮᱱ ᱠᱟᱱᱟ ᱵᱷᱩᱵᱽᱱᱮᱥᱚᱨ ᱨᱮ ᱱᱟᱦᱟᱜ ᱚᱱᱟ ᱯᱚᱨᱮ ᱠᱤᱱ ᱠᱚᱢᱮᱱᱴ ᱟᱠᱟᱜᱼᱟ ᱢᱩᱱᱟ ᱦᱟᱸᱥᱫᱟ ᱟᱢᱟᱜ ᱫᱚ ᱛᱤᱱᱟᱹᱜ ᱵᱚᱭᱚᱥ ᱟᱨ ᱡᱟᱶᱟᱭ ᱦᱟᱜ ᱫᱚ ᱛᱤᱱᱟᱹᱜ ᱵᱚᱭᱚᱥ ᱢᱟ ᱞᱟᱹᱭ ᱟᱠᱚ ᱢᱮ ᱟᱹᱞᱤᱧᱟᱜ ᱵᱚᱭᱚᱥ ᱫᱚ ᱱᱟᱦᱟᱜ ᱦᱩᱭᱩᱜ ᱠᱟᱱᱟ ᱴᱩᱭᱮᱱᱴᱤ ᱛᱷᱨᱤ ᱟᱨ ᱟᱢᱟᱜ ᱫᱚ ᱟᱢ ᱜᱮ ᱛᱟᱞᱟᱝ ᱞᱟᱹᱭ ᱢᱮ

ᱢᱤᱥ ᱦᱤᱨᱟᱢᱚᱬᱤ ᱫᱤᱫᱤ ᱛᱤᱠᱤᱱ ᱦᱟᱸᱜ ᱛᱚ ᱟᱹᱠᱤᱱ ᱠᱤᱱ ᱞᱟᱹᱭ ᱟᱠᱟᱫᱼᱟ ᱠᱤ ᱫᱟᱫᱟ ᱵᱟᱵᱟ ᱫᱚ ᱵᱟᱹᱱᱩᱜ ᱮᱭᱟ ᱥᱮ ᱪᱮᱫ ᱦᱳᱭ ᱵᱟᱵᱟ ᱫᱚ ᱵᱟᱹᱱᱩᱜ ᱮᱭᱟ ᱦᱟᱸᱜ ᱟᱭᱳ ᱥᱩᱢᱩᱝ ᱦᱟᱸᱜ ᱢᱮᱱᱟᱜ ᱟᱠᱟᱫᱮᱭᱟ ᱦᱟᱸᱜ ᱛᱚ ᱜᱟᱛᱮ ᱠᱚ ᱛᱮᱦᱮᱧᱟᱜ ᱵᱷᱤᱰᱤᱭᱳ ᱨᱮᱫᱚ ᱱᱤᱱᱟᱹᱜ ᱜᱮ ᱦᱟᱸᱜ ᱠᱩᱠᱞᱤ ᱨᱮᱱᱟᱜ ᱛᱮᱞᱟ ᱞᱤᱧ ᱟᱹᱜᱩ ᱟᱠᱟᱫᱼᱟ

ᱠᱚᱢᱮᱱᱴ ᱮᱢ ᱫᱚ ᱟᱞᱚᱯᱮ ᱦᱤᱲᱤᱧᱟ ᱛᱚ ᱴᱷᱤᱠ ᱜᱮᱭᱟ ᱛᱮᱦᱮᱧᱟᱜ ᱵᱷᱤᱰᱤᱭᱳ ᱫᱚ ᱱᱤᱝᱠᱟᱹ ᱫᱷᱟᱨᱟ ᱜᱮ ᱢᱟ ᱛᱚᱵᱮ